ᱯᱨᱚᱥᱛᱟᱵ ᱥᱚᱢᱚᱨᱛᱷᱚᱱ ᱞᱮᱠᱟᱛᱮ ᱤᱧ ᱱᱚᱣᱟ ᱚᱱᱟ ᱠᱚᱢᱤᱴᱤ ᱨᱮ ᱥᱮ ᱚᱱᱟ ᱵᱟᱹᱭᱥᱤ ᱨᱮᱱ ᱪᱮᱭᱟᱨᱢᱮᱱ ᱞᱮᱠᱟᱛᱮᱧ ᱵᱟᱪᱷᱟᱣ ᱵᱟᱦᱟᱞ ᱦᱚᱪᱚᱭᱤᱧ ᱟᱨ ᱨᱟᱹᱥᱠᱟᱹᱧ ᱵᱩᱡᱷᱟᱹᱣᱮᱫ ᱠᱟᱱᱟ ᱚᱠᱟ ᱫᱚ ᱥᱟᱱᱛᱟᱞ ᱡᱟᱹᱛᱟᱜ ᱢᱤᱫ ᱵᱟᱨ ᱟᱹᱰᱤ ᱠᱤᱥᱟᱹᱬ ᱮᱱᱮᱡ ᱥᱮᱨᱮᱧ ᱨᱤᱛᱤ ᱱᱤᱛᱤ ᱡᱚᱛᱚᱣᱟᱜ ᱢᱮᱱᱟᱜ ᱛᱟᱵᱚᱱᱟ ᱟᱨ ᱚᱱᱟ ᱫᱚ ᱵᱟᱹᱭ ᱵᱟᱹᱭᱛᱮ ᱟᱫᱚᱜ ᱠᱟᱱᱟ ᱟᱨ ᱥᱟᱹᱨᱤᱜᱮ ᱤᱱᱟᱹ ᱥᱟᱶ ᱥᱟᱶᱛᱮ ᱥᱟᱨᱦᱟᱣᱤᱧ ᱮᱢᱟᱭ ᱠᱟᱱᱟ ᱚᱠᱚᱭ ᱫᱚ ᱟᱹᱰᱤ ᱢᱟᱱᱚᱛᱟᱱ ᱵᱤᱴᱤᱟᱨ ᱮᱱ ᱤᱭᱮᱢ ᱩᱞᱪᱟᱱᱚᱱᱫᱟ ᱢᱟᱦᱟᱥᱚᱭ ᱚᱠᱟ ᱩᱱᱤᱭᱟᱜ ᱜᱚᱲᱚ ᱛᱮ ᱥᱮ ᱩᱱᱤᱭᱟᱜ ᱟᱹᱭᱩᱨ ᱛᱮ ᱱᱚᱣᱟ ᱚᱠᱟᱴᱟᱜ ᱫᱚ ᱵᱤᱥᱣᱚ ᱫᱚᱨᱵᱟᱨ ᱨᱮ ᱨᱮᱠᱚᱨᱰ ᱞᱟᱹᱜᱤᱫ ᱛᱮ ᱯᱟᱹᱦᱤᱞ ᱵᱟᱨ ᱟᱥᱟᱢ ᱨᱮᱢ ᱢᱮᱱ ᱥᱮ ᱵᱷᱟᱨᱚᱛ ᱨᱮᱢ ᱢᱮᱱ ᱛᱤᱱᱟᱹᱜ ᱫᱚ ᱨᱟᱡᱽᱡᱚ ᱮᱴᱟᱜ ᱮᱴᱟᱜ ᱨᱟᱡᱽᱡᱚ ᱠᱚ ᱢᱮᱱᱟᱜᱼᱟ ᱱᱚᱝᱠᱟ ᱫᱚ ᱵᱟᱝ ᱦᱩᱭ ᱵᱟᱲᱟᱣ ᱠᱟᱱᱟ ᱟᱨ ᱚᱱᱟ ᱜᱚᱴᱟ ᱟᱥᱟᱢ ᱨᱮᱫᱚ ᱵᱟᱝ ᱮᱠᱮᱱ ᱵᱤᱴᱤᱟᱨ ᱚᱠᱟ ᱫᱚ ᱢᱚᱬᱮ ᱜᱚᱴᱮᱡ ᱡᱤᱞᱟᱹ ᱢᱮᱱᱟᱜᱼᱟ ᱢᱚᱬᱮ ᱜᱚᱴᱮᱡ ᱡᱤᱞᱟᱹ ᱨᱮᱭᱟᱜ ᱡᱚᱛᱚᱛᱮ ᱵᱟᱨᱚ ᱦᱟᱡᱟᱨ ᱱᱟᱪᱚᱱᱤᱭᱟᱹ ᱟᱱᱛᱮ ᱢᱤᱫᱴᱮᱱ ᱵᱤᱥᱥᱚ ᱫᱚᱨᱵᱟᱨ ᱨᱮ ᱡᱟᱛᱮ ᱟᱵᱚ ᱥᱟᱱᱛᱟᱞ ᱦᱚᱸ ᱢᱤᱫᱴᱮᱱ ᱡᱟᱹᱛ ᱠᱟᱱᱟ ᱵᱚᱱ ᱚᱱᱟ ᱨᱮᱭᱟᱜ ᱚᱱᱩᱯᱨᱚᱢ ᱵᱚᱱ ᱧᱟᱢ ᱚᱱᱟ ᱞᱟᱹᱜᱤᱫ ᱛᱮ ᱚᱠᱟ ᱜᱚᱲᱚ ᱜᱚᱴᱟᱣ ᱟᱠᱟᱱ ᱚᱱᱟ ᱟᱯᱮ ᱤᱧ ᱡᱚᱛᱚ ᱫᱤᱥᱚᱢ ᱨᱟᱭᱚᱴ ᱴᱷᱮᱱ ᱢᱤᱫᱴᱮᱱ ᱱᱮᱦᱚᱨᱤᱧ ᱫᱚᱦᱮᱫ ᱠᱟᱱᱟ ᱚᱠᱟ ᱟᱞᱮ ᱞᱮ ᱦᱩᱫᱤᱥᱮᱫ ᱠᱟᱱ ᱚᱠᱟ ᱟᱹᱭᱩᱨ ᱠᱚᱠᱚ ᱦᱩᱫᱤᱥᱮᱫ ᱠᱟᱱ ᱛᱟᱵᱚᱱ ᱡᱟᱛᱮ ᱚᱱᱟᱨᱮ ᱟᱵᱚ ᱡᱚᱛᱚ ᱦᱚᱲ ᱜᱚᱲᱚ ᱥᱚᱯᱚᱦᱚᱫ ᱮᱢ ᱥᱮᱡ ᱛᱮ ᱚᱱᱟ ᱟᱵᱚᱣᱟᱜ ᱚᱠᱟᱴᱟᱜ ᱠᱩᱠᱢᱩ ᱥᱮ ᱚᱠᱟᱴᱟᱜ ᱵᱚᱱ ᱦᱩᱫᱤᱥᱮᱫ ᱠᱟᱱ ᱚᱱᱟ ᱡᱟᱛᱮ ᱯᱩᱨᱟᱹᱜ ᱛᱟᱵᱚᱱ ᱚᱱᱟ ᱠᱚ ᱡᱚᱛᱚ ᱡᱚᱛᱚ ᱦᱚᱲ ᱴᱷᱮᱱ ᱱᱮᱦᱚᱨᱤᱧ ᱫᱚᱦᱮᱫ ᱠᱟᱱᱟ ᱛᱮᱦᱮᱧ ᱚᱠᱟᱴᱟᱜ ᱱᱚᱣᱟ ᱵᱤᱥᱚᱭ ᱫᱚᱨᱵᱟᱨ ᱩᱫᱩᱜ ᱥᱚᱫᱚᱨ ᱞᱟᱹᱜᱤᱫ ᱛᱮ ᱟᱵᱚᱣᱟᱜ ᱞᱮᱠ ᱤᱭᱟᱹ ᱮᱱᱮᱡ ᱥᱮᱨᱮᱧ ᱜᱮ ᱪᱮᱫᱟᱜ ᱵᱟᱪᱷᱟᱣ ᱟᱵᱚ ᱵᱟᱰᱟᱭ ᱜᱮᱭᱟᱵᱚᱱ ᱥᱟᱱᱛᱟᱞ ᱡᱟᱹᱛ ᱡᱚᱛᱚ ᱠᱷᱚᱱ ᱟᱥᱚᱞ ᱩᱛᱟᱹᱨ ᱡᱤᱱᱤᱥ ᱢᱮᱱᱛᱮᱵᱚᱱ ᱢᱮᱱᱟ ᱵᱚᱞᱮ ᱥᱟᱱᱛᱟᱞᱟᱜ ᱫᱚ ᱮᱱᱮᱡ ᱥᱮᱨᱮᱧ ᱠᱟᱱ ᱜᱮᱭᱟ ᱟᱨ ᱮᱴᱟᱜ ᱮᱴᱟᱜ ᱡᱤᱱᱤᱥ ᱵᱚᱱ ᱧᱟᱢᱟ ᱛᱤᱱᱟᱹᱜ ᱫᱚᱞ ᱥᱚᱝᱜᱚᱴᱷᱚᱱ ᱵᱚᱱ ᱢᱮᱱ ᱛᱤᱱᱟᱹᱜ ᱫᱚ ᱡᱟᱹᱛ ᱞᱮᱠᱟ ᱛᱮᱵᱚᱱ ᱢᱮᱱ ᱟᱫᱚᱢ ᱫᱚ ᱫᱷᱚᱨᱚᱢ ᱥᱮᱫ ᱛᱮᱵᱚᱱ ᱵᱷᱮᱫᱟ ᱵᱷᱮᱫ ᱜᱮᱭᱟ ᱟᱫᱚᱢ ᱫᱚ ᱯᱚᱞᱤᱴᱤᱠᱥ ᱥᱮᱫ ᱛᱮᱵᱚᱱ ᱵᱷᱮᱫᱟ ᱵᱷᱮᱫ ᱜᱮᱭᱟ ᱟᱫᱚᱢ ᱫᱚ ᱱᱤᱛᱚᱜ ᱚᱠᱟᱴᱟᱜ ᱫᱚ ᱨᱟᱠᱟᱵᱚᱜ ᱠᱟᱱ ᱡᱚᱛᱚ ᱦᱚᱲ ᱵᱚᱱ ᱵᱟᱰᱟᱭ ᱜᱮᱭᱟ ᱟᱫᱚᱢ ᱫᱚ ᱚᱱᱟ ᱦᱟᱨᱚᱯ ᱥᱮ ᱥᱠᱨᱤᱯᱴ ᱱᱤᱭᱟᱹ ᱫᱚ ᱵᱚᱱ ᱵᱷᱮᱫᱟᱵᱷᱮᱫ ᱜᱮᱭᱟ ᱢᱮᱱᱠᱷᱟᱱ ᱱᱚᱣᱟ ᱚᱠᱟᱴᱟᱜ ᱫᱚ ᱠᱚᱢᱚᱱ ᱡᱟᱹᱛ ᱨᱮ ᱢᱤᱫᱴᱮᱱ ᱠᱚᱢᱚᱱ ᱥᱮᱱᱴᱤᱢᱮᱱᱴ ᱠᱟᱱ ᱛᱟᱵᱚᱱᱟ ᱮᱱᱮᱡ ᱥᱮᱨᱮᱧ ᱟᱨ ᱚᱱᱟ ᱮᱱᱮᱡ ᱥᱮᱨᱮᱧ ᱫᱚ ᱱᱚᱣᱟ ᱤᱫᱤ ᱜᱮ ᱵᱟᱪᱷᱟᱣᱱᱟ ᱚᱱᱟ ᱦᱚᱸ ᱢᱤᱫᱴᱮᱱ ᱮᱠᱮᱱ ᱮᱱᱮᱡ ᱥᱮᱨᱮᱧ ᱫᱚ ᱨᱟᱹᱥᱠᱟᱹ ᱡᱤᱱᱤᱥ ᱫᱚ ᱵᱟᱝ ᱠᱟᱱᱟ ᱚᱱᱟ ᱨᱮ ᱟᱹᱰᱤ ᱩᱛᱟᱹᱨ ᱡᱤᱱᱤᱥ ᱜᱮ ᱟᱵᱚᱣᱟᱜ ᱨᱟᱹᱠᱷᱤ ᱡᱚᱜᱟᱣ ᱢᱮᱱᱟᱜᱼᱟ ᱡᱮᱞᱮᱠᱟ ᱢᱮᱱ ᱠᱮᱭᱟ ᱥᱮᱨᱮᱧ ᱥᱮᱫ ᱛᱮᱜᱮ ᱟᱵᱚ ᱫᱚ ᱤᱛᱤᱦᱟᱥ ᱦᱚᱸ ᱵᱟᱧᱪᱟᱣ ᱢᱮᱱᱟᱜ ᱛᱟᱵᱚᱱᱟ ᱟᱵᱚ ᱡᱟᱹᱛ ᱨᱮ ᱚᱱᱩᱯᱩᱨᱩᱢ ᱦᱚᱸ ᱵᱟᱧᱪᱟᱣ ᱢᱮᱱᱟᱜ ᱛᱟᱵᱚᱱᱟ ᱟᱨ ᱚᱱᱮ ᱚᱱᱟ ᱠᱚ ᱦᱩᱫᱤᱥ ᱠᱷᱟᱹᱛᱤᱨ ᱛᱮᱜᱮ ᱮᱱᱮᱡ ᱥᱮᱨᱮᱧ ᱫᱚ ᱵᱟᱪᱷᱟᱣ ᱟᱠᱟᱱᱟ ᱟᱨ ᱛᱮᱦᱮᱧ ᱚᱱᱟᱜᱮ ᱚᱱᱟᱨᱮ ᱠᱚᱱᱴᱨᱳᱵᱷᱟᱨᱥᱤ ᱟᱹᱜᱩᱭ ᱨᱮᱭᱟᱜ ᱡᱳᱨ ᱵᱟᱹᱱᱩᱜᱼᱟ ᱚᱱᱟ ᱤᱭᱟᱹᱛᱮ ᱪᱮᱫ ᱞᱮᱠᱟᱛᱮ ᱟᱵᱚ ᱦᱟᱨᱟ ᱨᱟᱠᱟᱵ ᱫᱟᱲᱮᱭᱟᱜᱼᱟ ᱚᱱᱟ ᱞᱟᱹᱜᱤᱫ ᱛᱮ ᱡᱚᱛᱚ ᱨᱟᱭᱚᱛ ᱠᱚ ᱤᱧ ᱱᱮᱦᱚᱨᱤᱧ ᱫᱚᱦᱚᱭᱮᱫᱟ ᱛᱮᱦᱮᱧ ᱪᱤᱨᱟᱱ ᱰᱤᱥᱴᱨᱤᱠᱴ ᱞᱟᱛᱟᱨ ᱨᱮ ᱢᱤᱫᱴᱮᱱ ᱠᱚᱢᱤᱴᱤ ᱛᱮ ᱠᱚᱢᱤᱴᱤ ᱛᱮ ᱱᱚᱣᱟ ᱠᱚ ᱟᱨᱮᱧᱡᱽ ᱞᱟᱹᱜᱤᱫ ᱥᱚᱢᱵᱷᱚᱵ ᱦᱩᱭᱩᱜᱼᱟ ᱥᱮ ᱱᱚᱣᱟ ᱞᱟᱛᱟᱨ ᱨᱮ ᱟᱨᱦᱚᱸ ᱠᱚᱢᱤᱴᱤ ᱠᱚ ᱛᱟᱦᱮᱱᱟ ᱟᱞᱮᱭᱟᱜ ᱦᱩᱫᱤᱥ ᱢᱮᱱᱟᱜᱼᱟ ᱥᱮ ᱥᱮᱱᱴᱨᱟᱞ ᱠᱚᱢᱤᱴᱤ ᱦᱚᱸ ᱦᱩᱫᱤᱥ ᱢᱮᱱᱟᱜᱼᱟ ᱵᱚᱞᱮ ᱱᱚᱣᱟ ᱠᱟᱡᱚᱞᱜᱚᱸᱡᱽ ᱥᱟᱵ ᱰᱤᱵᱷᱤᱡᱚᱱ ᱱᱟᱯᱛᱟᱨ ᱨᱮ ᱢᱤᱫ ᱡᱟᱭᱜᱟ ᱨᱮ ᱱᱟᱪᱚᱱᱤᱭᱟᱹ ᱠᱚ ᱟᱹᱜᱩ ᱠᱟᱛᱮ ᱫᱚ ᱚᱱᱟ ᱯᱟᱨᱯᱷᱚᱨᱢᱮᱱᱥ ᱥᱮ ᱮᱱᱮᱡ ᱪᱮᱫ ᱞᱟᱹᱜᱤᱫ ᱫᱚ ᱥᱚᱢᱵᱷᱚᱵ ᱵᱟᱝ ᱠᱟᱱᱟ ᱟᱞᱮ ᱞᱮ ᱦᱩᱫᱤᱥ ᱠᱟᱜᱼᱟ ᱡᱟᱭᱜᱟ ᱡᱟᱭᱜᱟ ᱨᱮ ᱦᱩᱭ ᱫᱟᱲᱮᱭᱟᱜᱼᱟ ᱮᱨᱤᱭᱟ ᱨᱮ ᱡᱮᱞᱮᱠᱟ ᱜᱩᱨᱩᱵᱟᱥᱟ ᱨᱟᱱᱤᱠᱟᱛᱟ ᱵᱮᱝᱴᱚᱞ ᱟᱛᱮ ᱥᱟᱱᱛᱤᱯᱩᱨ ᱥᱤᱫᱽᱞᱤ ᱚᱱᱠᱟᱱᱟᱜ ᱢᱤᱫ ᱜᱚᱴᱮᱡ ᱵᱤᱥᱮᱥ ᱡᱟᱭᱜᱟ ᱵᱟᱪᱷᱟᱣ ᱠᱟᱛᱮ ᱚᱱᱠᱟᱱᱟᱜ ᱠᱟᱹᱴᱤᱡ ᱠᱟᱹᱴᱤᱡ ᱠᱚᱢᱤᱴᱤ ᱞᱮ ᱵᱮᱱᱟᱣᱟ ᱟᱨ ᱚᱠᱟ ᱨᱮᱫᱚ ᱟᱵᱚᱨᱮ ᱱᱟᱪᱚᱱᱤᱭᱟᱹ ᱢᱟᱹᱫᱟᱹᱲᱤᱭᱟᱹ ᱠᱚ ᱥᱩᱵᱤᱫᱷᱟ ᱦᱩᱭᱩᱜ ᱛᱟᱠᱚᱣᱟ ᱚᱱᱟ ᱧᱮᱞ ᱠᱟᱛᱮ ᱚᱱᱠᱟᱱᱟᱜ ᱠᱚᱢᱤᱴᱤ ᱵᱟᱸᱫᱷᱟᱣ ᱠᱟᱛᱮ ᱚᱱᱠᱟᱱᱟᱜ ᱩᱱᱠᱩ ᱫᱚ ᱥᱤᱞᱮᱠᱥᱚᱱ ᱥᱮ ᱚᱸᱰᱮ ᱢᱤᱫᱴᱮᱱ ᱤᱭᱟᱹ ᱦᱩᱭᱩᱜᱼᱟ ᱵᱚᱞᱮ ᱵᱟᱪᱷᱟᱣ ᱨᱮᱭᱟᱜ ᱢᱤᱫᱴᱮᱱ ᱠᱟᱨᱡᱚᱥᱩᱪᱤ ᱦᱩᱭᱩᱜᱼᱟ ᱡᱟᱛᱮ ᱚᱱᱟᱨᱮ ᱡᱚᱛᱚ ᱠᱚᱯᱮ ᱥᱮᱞᱮᱫᱚᱜ ᱚᱱᱟ ᱞᱟᱹᱜᱤᱫ ᱛᱮ ᱡᱚᱛᱚ ᱠᱚᱴᱷᱮᱱ ᱱᱮᱦᱚᱨᱤᱧ ᱫᱚᱦᱚ ᱠᱟᱜ ᱛᱮᱦᱮᱧ ᱠᱚᱢᱤᱴᱤ ᱵᱮᱱᱟᱣ ᱱᱟᱣᱟ ᱠᱚᱢᱤᱴᱤ ᱦᱚᱛᱮᱛᱮ ᱛᱤᱱ ᱯᱟᱵᱽᱞᱤᱠ ᱠᱚ ᱥᱮ ᱛᱤᱱ ᱪᱮᱨᱟᱱ ᱰᱤᱥᱴᱨᱤᱠ ᱨᱮᱱ ᱨᱟᱭᱚᱛ ᱠᱚ ᱩᱯᱚᱨ ᱢᱤᱢᱤᱫ ᱪᱮᱫ ᱵᱤᱥᱮᱥ ᱮᱢ ᱢᱮᱱ ᱠᱮᱭᱟ ᱪᱮᱨᱟᱱ ᱰᱤᱥᱴᱨᱤᱠ ᱨᱮᱱ ᱢᱚᱛᱚ ᱫᱚ ᱵᱟᱹᱧ ᱢᱮᱱᱟ ᱵᱚᱞᱮ ᱚᱠᱟᱴᱟᱜ ᱫᱚ ᱦᱩᱫᱤᱥᱮᱫ ᱠᱟᱱ ᱥᱮ ᱵᱚᱱ ᱦᱩᱫᱤᱥᱮᱫ ᱠᱟᱱ ᱚᱠᱟᱴᱟᱜ ᱞᱟᱹᱜᱤᱫ ᱵᱚᱱ ᱩᱰᱩᱝ ᱠᱟᱱ ᱮᱠᱮᱱ ᱱᱚᱰᱮ ᱢᱚᱛᱚ ᱫᱚ ᱵᱟᱝ ᱡᱚᱛᱚ ᱵᱤᱴᱤᱟᱨ ᱥᱟᱶ ᱥᱟᱶᱛᱮ ᱟᱥᱟᱢ ᱨᱮᱱ ᱥᱟᱱᱛᱟᱞ ᱠᱚ ᱦᱩᱫᱤᱥ ᱨᱮ ᱡᱟᱹᱨᱩᱲ ᱢᱮᱱᱟᱜ ᱛᱟᱵᱚᱱᱟ ᱚᱠᱟ ᱫᱚ ᱟᱭᱰᱮᱱᱴᱤᱴᱤ ᱠᱨᱟᱭᱥᱤᱥ ᱵᱚᱱ ᱢᱮᱱᱮᱫ ᱠᱟᱱ ᱩᱱᱩᱯᱨᱩᱢ ᱨᱮ ᱠᱨᱟᱭᱥᱤᱥ ᱦᱩᱭ ᱠᱟᱱ ᱛᱟᱵᱚᱱ ᱟᱨ ᱱᱚᱣᱟ ᱢᱤᱫᱴᱮᱱ ᱟᱵᱚᱣᱟᱜ ᱮᱱᱮᱡ ᱥᱮᱨᱮᱧ ᱦᱚᱸ ᱢᱤᱫᱴᱮᱱ ᱩᱱᱩᱯᱨᱩᱢ ᱠᱟᱱ ᱛᱟᱵᱚᱱᱟ ᱥᱟᱱᱛᱟᱞ ᱡᱟᱹᱛᱟᱜ ᱡᱮᱞᱮᱠᱟ ᱞᱟᱦᱟ ᱛᱮᱵᱚᱱ ᱧᱮᱞ ᱞᱮᱫᱟ ᱟᱥᱟᱢᱤᱥ ᱠᱚᱫᱚ ᱵᱤᱦᱩ ᱠᱚ ᱮᱱᱮᱡ ᱮᱱᱟ ᱱᱤᱛᱚᱜ ᱟᱹᱫᱤᱵᱟᱹᱥᱤ ᱥᱮ ᱴᱤ ᱴᱨᱟᱭᱤᱵᱽᱥ ᱠᱚᱫᱚ ᱡᱷᱩᱢᱩᱨ ᱠᱚ ᱮᱱᱮᱡ ᱮᱱᱟ ᱱᱤᱛᱚᱜ ᱟᱵᱚ ᱚᱱᱟ ᱥᱟᱱᱛᱟᱲ ᱡᱟᱹᱛ ᱞᱮᱠᱟ ᱫᱚ ᱵᱟᱝ ᱫᱚ ᱜᱚᱵᱷᱢᱮᱱᱴ ᱮᱢ ᱢᱮᱱ ᱵᱟᱝ ᱫᱚ ᱱᱤᱡᱟ ᱵᱚ ᱱᱤᱛ ᱦᱟᱹᱵᱤᱡ ᱫᱚ ᱵᱟᱝ ᱦᱩᱭ ᱠᱟᱱᱟ ᱟᱨ ᱚᱠᱟᱴᱟᱜ ᱦᱩᱭᱩᱜᱚᱜ ᱞᱟᱹᱜᱤᱫᱚᱜ ᱠᱟᱱ ᱚᱱᱟ ᱤᱭᱟᱹᱛᱮ ᱟᱵᱚ ᱵᱚ ᱤᱧ ᱫᱩᱧ ᱢᱮᱱᱟ ᱱᱤᱭᱟᱹ ᱜᱮ ᱵᱚᱞᱮ ᱟᱵᱚ ᱛᱤᱱᱟᱹᱜ ᱫᱚ ᱥᱟᱱᱛᱟᱲ ᱡᱟᱹᱛ ᱢᱮᱱ ᱛᱮᱵᱚᱱ ᱵᱩᱡᱷᱟᱹᱣ ᱠᱟᱱᱟ ᱟᱵᱚ ᱡᱚᱛᱚ ᱠᱚᱵᱚᱱ ᱩᱰᱩᱝ ᱦᱤᱡᱩᱜᱼᱟ ᱟᱨ ᱚᱱᱟ ᱥᱮᱫ ᱛᱮ ᱟᱵᱚᱣᱟᱜ ᱱᱚᱣᱟ ᱚᱠᱟᱴᱟᱜ ᱯᱨᱳᱜᱨᱟᱢ ᱵᱚᱱ ᱚᱨᱟᱢ ᱠᱟᱜ ᱚᱱᱟ ᱡᱟᱛᱮ ᱢᱚᱡᱽ ᱛᱮ ᱯᱟᱨᱚᱢᱚᱜ ᱚᱱᱟᱨᱮ ᱜᱚᱲᱚ ᱥᱚᱯᱚᱦᱚᱫ ᱡᱚᱛᱚ ᱠᱚ ᱮᱢᱚᱜ ᱞᱟᱹᱜᱤᱫ ᱤᱧ ᱦᱚᱲ ᱵᱚᱱ ᱠᱟᱱᱟ